ᱠᱩᱲᱤ ᱠᱟᱱᱟᱢ ᱥᱮ ᱦᱮᱱᱟ ᱦᱟᱱᱮ ᱵᱟᱨᱯᱮ ᱦᱟᱴ ᱢᱟᱲᱟᱝ ᱨᱮ ᱟᱢ ᱥᱟᱞᱟᱜ ᱜᱮ ᱧᱮᱯᱮᱞ ᱨᱚᱯᱚᱲ ᱞᱮᱱ ᱛᱟᱦᱮᱱ ᱡᱟᱸᱜᱟ ᱨᱮ ᱯᱟᱸᱡᱚᱱ ᱛᱤ ᱨᱮ ᱪᱩᱲᱤ ᱯᱮᱱᱰᱨᱚᱢ ᱜᱤᱨᱤᱢ ᱚᱡᱚᱜ ᱡᱚᱦᱟ ᱮᱱᱟ ᱥᱟᱹᱨᱤ ᱜᱮ ᱤᱯᱤᱞ ᱜᱟᱡᱟᱲ ᱨᱮ ᱥᱤᱱᱟᱢ ᱠᱩᱱᱟᱹᱢᱤ ᱪᱟᱸᱫᱚ ᱞᱮᱠᱟ ᱜᱮᱢ ᱧᱮᱞᱚᱜ ᱠᱟᱱ ᱛᱟᱦᱮᱱ ᱨᱮᱱᱟ ᱢᱮᱱᱠᱷᱟᱱ ᱛᱮᱦᱮᱧ ᱟᱢᱟᱜ ᱨᱩᱯ ᱢᱚᱦᱚᱨ ᱢᱩᱴᱷᱟᱹᱱ ᱥᱚᱡᱚᱜ ᱥᱟᱡᱟᱣ ᱧᱮᱞᱛᱮ ᱞᱚᱵᱤᱨ ᱨᱤᱧ ᱟᱛᱟᱨ ᱛᱚᱨᱚᱡᱚᱜ ᱠᱟᱱ ᱞᱮᱠᱟᱧ ᱵᱩᱡᱷᱟᱹᱣᱮᱫ ᱫᱚᱱᱟ ᱟᱛᱟᱨ ᱛᱚᱨᱚᱡᱚᱜ ᱞᱮᱠᱟᱧ ᱵᱩᱡᱷᱟᱹᱣᱮᱫ ᱫᱚ᱾ ᱦᱮᱱᱟ ᱵᱟᱥᱚᱱᱛᱤ, ᱞᱟᱹᱭ ᱢᱮᱥᱮ ᱞᱟᱹᱭ ᱢᱮᱱᱟ, ᱟᱢᱟᱜ ᱚᱱᱟ ᱠᱩᱪᱤ ᱢᱚᱞᱚᱝ ᱛᱟᱞᱟ ᱦᱚᱨᱟᱥᱤ ᱨᱮᱫᱚ ᱚᱠᱚᱭ ᱠᱚᱲᱟᱭ ᱥᱤᱸᱫᱩᱨᱟᱫ ᱢᱮᱭᱟ ᱱᱟ? ᱚᱠᱚᱭ ᱠᱚᱲᱟᱭ ᱥᱤᱸᱫᱩᱨᱟᱫ ᱢᱮᱭᱟ? ᱞᱟᱹᱭᱟᱹᱧ ᱢᱮᱥᱮ ᱱᱟ ᱞᱟᱹᱭᱟᱹᱧ ᱢᱮ ᱵᱟᱥᱚᱱᱛᱤ, ᱚᱠᱚᱭ ᱩᱱᱤ ᱠᱩᱲᱤ ᱠᱟᱝᱞᱟ, ᱤᱧᱤᱡ ᱫᱩᱞᱟᱹᱲᱤᱭᱟᱹ ᱠᱷᱚᱱᱟᱜ ᱟᱢ ᱫᱚ ᱯᱚᱦᱟᱲᱤᱭᱟᱹᱭ ᱥᱟᱡᱟᱣ ᱠᱮᱫ ᱢᱮᱭᱟ ᱱᱟ, ᱯᱚᱦᱟᱲᱤᱭᱟᱹᱭ ᱥᱟᱡᱟᱣ ᱠᱮᱫ ᱢᱮᱭᱟ᱾ ᱥᱟᱹᱨᱤ ᱜᱮ ᱱᱟ ᱵᱟᱥᱚᱱᱛᱤ ᱥᱟᱹᱨᱤ ᱜᱮ ᱥᱟᱝᱠᱷᱟ ᱥᱤᱸᱫᱩᱨ ᱦᱚᱨᱚᱜ ᱠᱟᱛᱮᱢ ᱠᱚᱞᱮᱡᱽ ᱚᱞᱚᱜ ᱟᱹᱰᱤ ᱪᱚᱨᱚᱠ ᱮᱢ ᱧᱮᱞᱚᱜ ᱠᱟᱱᱟ ᱱᱟ ᱟᱹᱰᱤ ᱪᱚᱨᱚᱠ ᱮᱢ ᱧᱮᱞᱚᱜ ᱠᱟᱱᱟ ᱟᱹᱰᱤ ᱪᱚᱨᱚᱠ ᱮᱢ ᱧᱮᱞᱚᱜ ᱠᱟᱱᱟ᱾